ᱡᱚᱦᱟᱨ ᱠᱷᱮᱨᱣᱟᱞ ᱞᱟᱠᱪᱟᱨ ᱢᱟᱰᱣᱟ ᱯᱟᱦᱴᱟ ᱠᱷᱚᱱ ᱟᱯᱮ ᱥᱟᱢᱟᱝ ᱥᱮᱴᱮᱨ ᱟᱠᱟᱱᱟ ᱤᱧ ᱜᱮ ᱱᱤᱢᱟᱹᱭ ᱥᱚᱨᱮᱱ ᱱᱚᱣᱟ ᱢᱟᱲᱟᱝ ᱨᱮᱱᱟᱜ ᱵᱷᱤᱰᱤᱭᱳ ᱠᱚᱨᱮ ᱯᱮ ᱧᱮᱞ ᱟᱠᱟᱫ ᱛᱟᱵᱚᱱᱟ ᱟᱵᱚᱣᱟᱜ ᱥᱟᱱᱛᱟᱲ ᱥᱟᱶᱛᱟ ᱨᱮ ᱡᱟᱦᱟᱸ ᱡᱟᱱᱟᱢ ᱠᱷᱚᱱᱟᱜ ᱜᱩᱡᱩᱜ ᱦᱟᱹᱵᱤᱡ ᱞᱟᱠᱪᱟᱨ ᱠᱟᱹᱢᱤ ᱠᱚ ᱢᱮᱱᱟᱜ ᱛᱟᱵᱚᱱᱟ ᱡᱟᱱᱟᱢᱚᱜ ᱨᱮ ᱪᱷᱩᱛ ᱯᱷᱮᱰᱟᱣ ᱪᱷᱟᱹᱴᱭᱟᱹᱨ ᱚᱱᱟ ᱛᱟᱭᱚᱢ ᱟᱫᱚ ᱵᱟᱯᱞᱟ ᱨᱮᱱᱟᱜ ᱵᱚᱱ ᱧᱮᱞᱮᱫᱼᱟ ᱵᱟᱯᱞᱟ ᱡᱟᱦᱟᱸ ᱵᱟᱨ ᱞᱮᱠᱟ ᱢᱮᱱᱟᱜ ᱛᱟᱵᱚᱱᱟ ᱢᱤᱫᱴᱟᱝ ᱫᱚ ᱠᱚᱸᱰᱮᱞ ᱧᱟᱯᱟᱢ ᱵᱟᱯᱞᱟ ᱟᱨ ᱢᱤᱫᱴᱟᱝ ᱫᱚ ᱥᱟᱨ ᱥᱟᱹᱜᱩᱱ ᱵᱟᱯᱞᱟ ᱟᱫᱚ ᱚᱱᱟ ᱠᱚᱸᱰᱮᱞ ᱧᱟᱯᱟᱢ ᱵᱟᱯᱞᱟ ᱨᱮ ᱡᱟᱦᱟᱸ ᱠᱚᱵᱚᱱ ᱵᱟᱰᱟᱭ ᱠᱮᱫᱟ ᱠᱚᱸᱰᱮᱞ ᱧᱟᱯᱟᱢ ᱵᱟᱯᱞᱟ ᱨᱮᱱᱟᱜ ᱯᱳᱭᱞᱳ ᱠᱟᱹᱢᱤ ᱫᱚ ᱯᱟᱸᱡᱟ ᱴᱮᱥᱟᱣ ᱟᱫᱚ ᱚᱱᱟ ᱛᱟᱭᱚᱢ ᱱᱤᱛᱚᱜ ᱫᱚᱵᱚᱱ ᱧᱮᱞᱟ ᱠᱚᱸᱰᱮᱞ ᱧᱟᱯᱟᱢ ᱠᱟᱛᱮ ᱡᱟᱦᱟᱸ ᱠᱤᱱ ᱡᱩᱨᱤ ᱡᱚᱛᱟ ᱟᱠᱟᱱᱟ ᱩᱱᱠᱤᱱᱟᱜ ᱵᱟᱯᱞᱟ ᱠᱟᱹᱢᱤ ᱵᱚᱱ ᱠᱟᱹᱢᱤ ᱠᱟᱛᱟ ᱠᱤᱱᱟ ᱟᱫᱚ ᱢᱟᱲᱟᱝ ᱨᱮᱜᱮ ᱵᱚᱱ ᱞᱟᱹᱭ ᱠᱟᱫᱟ ᱡᱮ ᱱᱚᱣᱟ ᱵᱟᱯᱞᱟ ᱫᱚ ᱱᱟᱜ ᱠᱷᱟᱱ ᱟᱵᱚᱣᱟᱜ ᱡᱟᱦᱟᱸ ᱟᱨᱚ ᱥᱟᱨ ᱥᱟᱹᱜᱩᱱ ᱵᱟᱯᱞᱟ ᱠᱚ ᱢᱮᱱᱟᱜᱼᱟ ᱡᱮᱞᱮᱠᱟ ᱫᱩᱣᱟᱹᱨ ᱵᱟᱯᱞᱟ ᱥᱟᱸᱜᱮ ᱵᱟᱹᱨᱭᱟᱹᱛ ᱵᱟᱯᱞᱟ ᱥᱩᱛᱩᱜ ᱵᱟᱯᱞᱟ, ᱟᱹᱜᱩ ᱜᱚᱥᱚ ᱵᱟᱯᱞᱟ, ᱜᱷᱟᱹᱨᱫᱤ ᱡᱟᱶᱟᱭ ᱵᱟᱯᱞᱟ, ᱴᱩᱝᱠᱤ ᱰᱤᱵᱷᱤᱨ ᱵᱟᱯᱞᱟ ᱱᱚᱣᱟ ᱠᱚᱫᱚ ᱡᱷᱚᱛᱚ ᱜᱮ ᱱᱟᱜ ᱠᱷᱟᱱ ᱱᱚᱝᱠᱟ ᱥᱟᱨ ᱥᱟᱹᱜᱩᱱ ᱧᱮᱞ ᱧᱮᱯᱮᱞ ᱠᱟᱛᱮ ᱜᱮ ᱚᱱᱟ ᱫᱚᱠᱚ ᱜᱚᱴᱟ ᱵᱩᱴᱟᱹᱭᱟ ᱟᱨ ᱚᱱᱟ ᱡᱟᱦᱟᱸ ᱵᱟᱯᱞᱟ ᱠᱟᱹᱢᱤ ᱠᱚ ᱥᱤᱨᱡᱟᱹᱣᱟ ᱥᱮ ᱵᱟᱯᱞᱟ ᱠᱟᱹᱢᱤ ᱨᱮ ᱡᱟᱦᱟᱸ ᱞᱮᱠᱟ ᱠᱚ ᱠᱟᱹᱢᱤ ᱟᱠᱟᱫᱟ ᱱᱚᱣᱟ ᱠᱚᱸᱰᱮᱞ ᱧᱟᱯᱟᱢ ᱵᱟᱯᱞᱟ ᱨᱮᱦᱚᱸ ᱚᱱᱟ ᱵᱟᱯᱞᱟ ᱠᱟᱹᱢᱤ ᱛᱮᱫ ᱫᱚ ᱚᱱᱠᱟ ᱜᱮ ᱦᱩᱭᱩᱜᱼᱟ ᱟᱫᱚ ᱱᱚᱣᱟ ᱥᱟᱨ ᱥᱟᱹᱜᱩᱱ ᱵᱟᱯᱞᱟ ᱡᱟᱦᱟᱸ ᱠᱚ ᱢᱮᱱᱟᱜᱼᱟ ᱡᱷᱚᱛᱚ ᱵᱟᱯᱞᱟ ᱨᱮᱜᱮ ᱱᱟᱜ ᱠᱷᱟᱱ ᱱᱤᱛᱚᱜ ᱫᱚ ᱚᱱᱮ ᱡᱟᱦᱟᱸ ᱢᱟᱹᱰᱞᱟᱹ ᱥᱮ ᱜᱚᱱᱯᱚᱱ ᱮᱯᱮᱢ ᱪᱟᱯᱟᱞ ᱡᱟᱦᱟᱸ ᱠᱟᱹᱢᱤ ᱠᱚ ᱠᱟᱹᱢᱤ ᱢᱮᱱᱟᱜᱼᱟ ᱚᱱᱟ ᱠᱚᱫᱚ ᱢᱟᱰᱣᱟ ᱞᱟᱛᱟᱨ ᱨᱮ ᱥᱮ ᱪᱷᱟᱢᱰᱟ ᱞᱟᱛᱟᱨ ᱨᱮᱵᱚᱱ ᱠᱟᱹᱢᱤᱭᱟ ᱟᱫᱚ ᱱᱚᱣᱟ ᱠᱚᱸᱰᱮᱞ ᱧᱟᱯᱟᱢ ᱵᱟᱯᱞᱟ ᱨᱮᱱᱟᱜ ᱜᱚᱱᱯᱚᱱ ᱥᱮ ᱢᱟᱹᱰᱞᱟᱹ ᱮᱯᱮᱢ ᱪᱟᱯᱟᱞ ᱠᱟᱹᱢᱤ ᱦᱚᱸ ᱱᱟᱜ ᱠᱷᱟᱱ ᱱᱚᱣᱟ ᱪᱷᱟᱢᱰᱟ ᱞᱟᱛᱟᱨ ᱨᱮᱜᱮ ᱦᱩᱭᱩᱜᱼᱟ ᱟᱫᱚ ᱪᱷᱟᱢᱰᱟ ᱞᱟᱛᱟᱨ ᱨᱮ ᱦᱩᱭᱩᱜ ᱨᱮᱦᱚᱸ ᱦᱟᱸᱜ ᱠᱷᱟᱱ ᱱᱚᱣᱟ ᱡᱟᱦᱟᱸ ᱥᱟᱨ ᱥᱟᱹᱜᱩᱱ ᱵᱟᱯᱞᱟ ᱠᱚᱨᱮ ᱡᱟᱦᱟᱸ ᱠᱟᱹᱢᱤ ᱚᱱᱟ ᱠᱷᱚᱱᱟᱜ ᱫᱚ ᱠᱟᱹᱴᱤᱡ ᱢᱤᱫᱴᱟᱝ ᱱᱚᱣᱟ ᱨᱮᱱᱟᱜ ᱠᱟᱹᱢᱤ ᱫᱚ ᱠᱟᱹᱴᱤᱡ ᱵᱟᱹᱲᱛᱤ ᱢᱮᱱᱟᱜᱼᱟ ᱚᱱᱟ ᱫᱚᱠᱚ ᱢᱮᱛᱟᱜ ᱠᱟᱱᱟ ᱜᱚᱱᱚᱝ ᱥᱤᱫᱤ ᱟᱨ ᱢᱟᱱᱟᱜ ᱢᱟᱜ ᱟᱫᱚ ᱱᱚᱣᱟ ᱜᱚᱱᱚᱝ ᱥᱤᱫᱤ ᱨᱮ ᱢᱟᱱᱟᱜ ᱢᱟᱜ ᱚᱠᱟ ᱞᱮᱠᱟ ᱵᱚᱱ ᱠᱟᱹᱢᱤ ᱠᱟᱫᱟ ᱚᱱᱟ ᱜᱮ ᱛᱮᱦᱮᱧ ᱱᱚᱰᱮ ᱵᱚᱱ ᱧᱮᱞᱟ ᱠᱚᱸᱰᱮᱞ ᱧᱟᱯᱟᱢ ᱵᱟᱯᱞᱟ ᱨᱮᱫᱚ ᱡᱮᱦᱮᱛᱩ ᱱᱟᱜ ᱠᱷᱟᱱ ᱠᱚᱲᱟ ᱜᱤᱫᱽᱨᱟᱹ ᱠᱩᱲᱤ ᱜᱤᱫᱽᱨᱟᱹ ᱟᱹᱜᱩ ᱠᱟᱛᱮ ᱟᱭᱟᱜ ᱚᱲᱟᱜ ᱨᱮ ᱟᱹᱜᱩ ᱠᱟᱫᱮᱭᱟ ᱟᱨ ᱵᱟᱯᱞᱟ ᱦᱚᱸ ᱟᱭᱟᱜ ᱚᱲᱟᱜ ᱨᱮᱜᱮ ᱦᱩᱭᱮᱱᱟ ᱱᱤᱛᱚᱜ ᱫᱚ ᱡᱟᱦᱟᱸ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱠᱚ ᱥᱮ ᱠᱩᱲᱤ ᱜᱤᱫᱽᱨᱟᱹ ᱟᱛᱳ ᱨᱮᱱ ᱢᱟᱹᱡᱷᱤ ᱜᱚᱰᱮᱛ ᱠᱚ ᱠᱚᱲᱟ ᱜᱤᱫᱽᱨᱟᱹ ᱟᱛᱳ ᱢᱟᱹᱡᱷᱤ ᱵᱟᱵᱟ ᱴᱷᱮᱱ ᱠᱚ ᱦᱮᱡ ᱟᱠᱟᱱᱟ ᱠᱚᱲᱟ ᱜᱤᱫᱽᱨᱟᱹ ᱟᱛᱳ ᱢᱟᱹᱡᱷᱤ ᱵᱟᱵᱟ ᱪᱷᱟᱢᱰᱟ ᱞᱟᱛᱟᱨ ᱨᱮᱜᱮ ᱱᱤᱛᱚᱜ ᱫᱚ ᱡᱷᱚᱛᱚ ᱠᱟᱹᱢᱤ ᱠᱚ ᱦᱩᱭ ᱟᱠᱟᱱ ᱨᱮᱦᱚᱸ ᱟᱫᱚ ᱱᱚᱣᱟ ᱢᱟᱱᱟᱜ ᱢᱟᱜ ᱠᱟᱹᱢᱤ ᱫᱚ ᱟᱠᱷᱟᱱ ᱢᱟᱱᱟᱜ ᱢᱟᱜ ᱠᱟᱛᱮ ᱠᱚ ᱤᱫᱤᱭᱮᱭᱟ ᱠᱩᱲᱤ ᱜᱤᱫᱽᱨᱟᱹ ᱟᱛᱳ ᱨᱮᱱ ᱵᱟᱨᱮᱛ ᱠᱚ ᱥᱮ ᱢᱟᱹᱡᱷᱤ ᱜᱚᱰᱮᱛ ᱠᱚ ᱟᱫᱚ ᱡᱷᱚᱛᱚ ᱞᱮᱠᱟᱱᱟᱜ ᱡᱟᱦᱟᱸ ᱜᱚᱱᱚᱝ ᱯᱚᱱ ᱡᱟᱦᱟᱸ ᱞᱮᱠᱟ ᱢᱮᱱᱟᱜ ᱛᱟᱵᱚᱱᱟ ᱡᱟᱦᱟᱸ ᱢᱟᱲᱟᱝ ᱨᱮᱠᱚ ᱨᱚᱯᱚᱲ ᱟᱠᱟᱱᱟ ᱠᱷᱟᱱ ᱚᱠᱟ ᱞᱮᱠᱟᱱᱟᱜ ᱜᱚᱱᱚᱝ ᱠᱚ ᱡᱚᱢᱟ ᱚᱠᱟ ᱞᱮᱠᱟᱱᱟᱜ ᱜᱚᱱᱚᱝ ᱵᱚᱞᱛᱮ ᱱᱚᱰᱮ ᱟᱯᱮ ᱯᱮ ᱴᱟᱠᱟ ᱜᱚᱱᱚᱝ ᱢᱮᱱᱟᱜᱼᱟ ᱢᱚᱬᱮ ᱴᱟᱠᱟ ᱜᱚᱱᱚᱝ ᱢᱮᱱᱟᱜᱼᱟ ᱮᱭᱟᱭ ᱴᱟᱠᱟ ᱢᱮᱱᱟᱜᱼᱟ ᱜᱮᱞᱵᱟᱨ ᱴᱟᱠᱟ ᱢᱮᱱᱟᱜᱼᱟ ᱱᱚᱣᱟ ᱠᱚᱸᱰᱮᱞ ᱧᱟᱯᱟᱢ ᱵᱟᱯᱞᱟ ᱨᱮᱦᱚᱸ ᱠᱤᱱᱛᱩ ᱱᱚᱣᱟ ᱜᱚᱱᱚᱝ ᱠᱚᱫᱚ ᱮᱯᱮᱢ ᱪᱟᱯᱟᱞ ᱜᱟᱱᱚᱜᱼᱟ ᱟᱫᱚ ᱱᱚᱣᱟ ᱜᱚᱱᱚᱝ ᱫᱚ ᱢᱟᱲᱟᱝ ᱨᱮᱜᱮ ᱵᱚᱱ ᱵᱟᱰᱟᱭᱟ ᱡᱮ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱪᱮᱛᱟᱱ ᱨᱮᱜᱮ ᱱᱚᱣᱟ ᱜᱚᱱᱚᱝ ᱨᱮᱱᱟᱜ ᱤᱭᱟᱹ ᱫᱚ ᱱᱟᱜ ᱠᱷᱟᱱ ᱴᱷᱟᱲᱚᱜᱼᱟ ᱡᱮ ᱩᱱᱤ ᱯᱮ ᱴᱟᱠᱟᱭ ᱡᱚᱢᱟ ᱥᱮ ᱢᱚᱬᱮ ᱴᱟᱠᱟᱭ ᱡᱚᱢᱟ ᱥᱮ ᱮᱭᱟᱭ ᱴᱟᱠᱟᱭ ᱡᱚᱢᱟ ᱥᱮ ᱜᱮᱞᱵᱟᱨ ᱴᱟᱠᱟᱭ ᱡᱚᱢᱟ ᱚᱱᱟ ᱠᱚᱫᱚ ᱠᱷᱟᱱ ᱠᱩᱲᱤ ᱜᱤᱫᱽᱨᱟᱹ ᱮᱸᱜᱟᱛ ᱟᱯᱟᱛ ᱪᱮᱛᱟᱱ ᱨᱮᱜᱮ ᱚᱱᱟ ᱫᱚ ᱞᱟᱫᱮ ᱢᱮᱱᱟᱜᱼᱟ ᱟᱵᱚᱣᱟᱜ ᱥᱟᱶᱛᱟ ᱨᱮᱱᱟᱜ ᱟᱹᱨᱤ ᱞᱮᱠᱟᱛᱮ ᱟᱫᱚ ᱡᱟᱦᱟᱸ ᱜᱚᱱᱚᱝ ᱜᱚᱭ ᱡᱚᱢ ᱱᱚᱣᱟ ᱪᱷᱟᱢᱰᱟ ᱞᱟᱛᱟᱨ ᱨᱮ ᱠᱚ ᱮᱯᱮᱢ ᱪᱟᱯᱟᱞᱟ ᱚᱱᱟ ᱥᱟᱶᱛᱮ ᱠᱩᱲᱤ ᱜᱤᱫᱽᱨᱟᱹ ᱟᱛᱳ ᱨᱮᱱ ᱱᱩᱠᱩ ᱢᱟᱹᱡᱷᱤ ᱜᱚᱰᱮᱛ ᱠᱚ ᱥᱟᱶᱛᱮ ᱡᱟᱦᱟᱸ ᱵᱟᱹᱨᱮ ᱠᱚᱠᱚ ᱦᱮᱡ ᱟᱠᱟᱱᱟ ᱩᱱᱠᱩ ᱫᱚ ᱠᱤᱱᱛᱩ ᱢᱟᱨᱟᱜ ᱢᱟᱜ ᱤᱫᱤ ᱠᱟᱛᱮ ᱢᱟᱨᱟᱜ ᱢᱟᱜ ᱠᱟᱛᱮ ᱠᱚ ᱤᱫᱤᱭᱮᱭᱟ ᱟᱫᱚ ᱢᱟᱨᱟᱜ ᱢᱟᱜ ᱫᱚ ᱠᱤᱱᱛᱩ ᱮᱴᱟᱜ ᱡᱟᱦᱟᱸ ᱵᱟᱯᱞᱟ ᱠᱚ ᱢᱮᱱᱟᱜᱼᱟ ᱱᱚᱣᱟ ᱮᱴᱟᱜ ᱵᱟᱯᱞᱟ ᱠᱚᱨᱮ ᱫᱚ ᱠᱤᱱᱛᱩ ᱢᱟᱨᱟᱜ ᱢᱟᱜ ᱠᱟᱹᱢᱤ ᱫᱚ ᱵᱟᱹᱱᱩᱜᱼᱟ ᱟᱫᱚ ᱱᱚᱰᱮ ᱢᱟᱱᱟᱜ ᱢᱟ ᱚᱠᱟ ᱞᱮᱠᱟ ᱵᱚᱱ ᱠᱟᱹᱢᱤ ᱠᱟᱱᱟ ᱡᱮᱠᱷᱚᱱ ᱜᱮ ᱩᱱᱠᱩ ᱵᱟᱨᱮᱛ ᱠᱚᱠᱚ ᱦᱮᱡ ᱟᱠᱟᱱᱟ ᱠᱷᱟᱱ ᱟᱫᱚ ᱩᱱᱠᱩ ᱫᱚ ᱟᱵᱚᱣᱟᱜ ᱵᱟᱨᱮᱛᱚᱜ ᱨᱮᱱᱟᱜ ᱠᱟᱛᱷᱟ ᱢᱟ ᱢᱟᱲᱟᱝ ᱵᱚᱱ ᱵᱟᱰᱟᱭᱟ ᱡᱮ ᱛᱤᱨᱭᱳ ᱵᱟᱱᱟᱢ ᱟᱸᱜ ᱥᱟᱨ ᱠᱟᱹᱯᱤ ᱟᱛᱮ ᱠᱚ ᱪᱟᱞᱟᱜᱼᱟ᱾ ᱟᱫᱚ ᱱᱚᱣᱟ ᱠᱷᱮᱛᱨᱚ ᱨᱮᱦᱚᱸ ᱚᱱᱠᱟ ᱜᱮ ᱦᱟᱸᱜ ᱠᱷᱟᱱ ᱜᱚᱱᱚᱝ ᱥᱤᱫᱤ ᱠᱚ ᱦᱮᱡ ᱟᱠᱟᱱᱟ᱾ ᱛᱤᱨᱭᱟᱹ ᱵᱟᱱᱟᱢ ᱟᱸᱜ ᱥᱟᱨ ᱠᱟᱹᱯᱤ ᱠᱚ ᱟᱹᱜᱩ ᱟᱛᱮ᱾ ᱟᱫᱚ ᱱᱚᱣᱟ ᱛᱤᱨᱭᱟᱹ ᱵᱟᱱᱟᱢ ᱟᱸᱜ ᱥᱟᱨ ᱠᱟᱹᱯᱤ ᱫᱚ ᱟᱵᱚ ᱫᱚ ᱥᱟᱫᱷᱟᱨᱚᱱᱛᱚ ᱟᱵᱚᱣᱟᱜ ᱥᱮᱸᱫᱽᱨᱟ ᱠᱟᱹᱢᱤ ᱠᱚᱨᱮ ᱵᱚᱱ ᱧᱮᱞ ᱟᱠᱟᱫᱟ᱾ ᱟᱫᱚ ᱱᱚᱰᱮ ᱠᱷᱚᱱᱟᱜ ᱜᱮ ᱟᱵᱚᱣᱟᱜ ᱥᱮᱸᱫᱽᱨᱟ ᱠᱟᱹᱢᱤ ᱨᱮᱱᱟᱜ ᱠᱚᱛᱚᱜᱩᱨᱩ ᱟᱹᱱ ᱟᱹᱨᱤ ᱦᱚᱸ ᱱᱚᱰᱮ ᱵᱚᱱ ᱧᱮᱞ ᱧᱟᱢᱟ᱾ ᱟᱫᱚ ᱥᱮᱸᱫᱽᱨᱟ ᱠᱟᱹᱢᱤ ᱨᱮᱱᱟᱜ ᱟᱹᱱ ᱟᱹᱨᱤ ᱵᱚᱞᱛᱮ ᱚᱠᱟ ᱞᱮᱠᱟ ᱱᱚᱜᱼᱚᱭ ᱡᱮ ᱱᱤᱛᱚᱜ ᱜᱚᱱᱚᱝ ᱠᱚ ᱥᱤᱫᱤ ᱤᱫᱤᱭᱟ ᱠᱩᱲᱤ ᱜᱤᱫᱽᱨᱟᱹ ᱡᱟᱶᱟᱭ ᱟᱠᱟᱱᱟ ᱱᱟᱜ ᱠᱷᱟᱱ ᱠᱚᱲᱟ ᱜᱤᱫᱽᱨᱟᱹ ᱟᱹᱜᱩ ᱟᱠᱟᱫᱮᱭᱟ ᱟᱫᱚ ᱱᱩᱭ ᱴᱷᱮᱱ ᱠᱷᱚᱱᱟᱜ ᱡᱟᱦᱟᱸ ᱜᱚᱱᱚᱝ ᱠᱚ ᱤᱫᱤᱭᱟ ᱥᱮ ᱢᱩᱰᱞᱟᱹ ᱠᱚ ᱤᱫᱤᱭᱟ ᱚᱱᱟ ᱥᱟᱶᱛᱮ ᱢᱟᱜ ᱠᱚ ᱢᱟᱜ ᱤᱫᱤᱭᱮᱭᱟ ᱟᱫᱚ ᱢᱟᱱᱟᱜ ᱫᱚ ᱠᱤᱱᱛᱩ ᱢᱤᱫᱴᱟᱝ ᱟᱞᱟᱫᱟ ᱱᱚᱰᱮ ᱢᱤᱫᱴᱟᱝ ᱢᱟᱹᱱ ᱟᱱᱟᱜ ᱠᱟᱱᱟ ᱚᱱᱟ ᱫᱚ ᱢᱟᱹᱱ ᱫᱚ ᱚᱠᱟ ᱞᱮᱠᱟ ᱡᱮ ᱠᱩᱲᱤ ᱜᱤᱫᱽᱨᱟᱹ ᱟᱛᱳ ᱨᱤᱱᱤᱡ ᱢᱟᱹᱡᱷᱤ ᱵᱟᱵᱟ ᱥᱮᱸᱫᱽᱨᱟ ᱵᱤᱨᱮ ᱜᱤᱨᱟᱹ ᱞᱮᱫ ᱛᱟᱦᱮᱸ ᱠᱟᱱ ᱚᱱᱟᱨᱮ ᱟᱫᱚ ᱡᱟᱦᱟᱸ ᱠᱚ ᱥᱮᱴᱮᱨ ᱟᱠᱟᱱᱟ ᱥᱮᱠᱚ ᱥᱮᱸᱫᱽᱨᱟ ᱠᱮᱫᱟ ᱠᱚᱲᱟ ᱜᱤᱫᱽᱨᱟᱹ ᱟᱛᱳ ᱨᱤᱱᱤᱡ ᱠᱚᱲᱟ ᱜᱤᱫᱽᱨᱟᱹ ᱥᱤᱸᱫᱩᱨ ᱥᱟᱶᱛᱮ ᱥᱤᱞ ᱫᱚᱭ ᱥᱟᱨ ᱠᱟᱣᱫᱮᱭᱟ ᱩᱱᱤᱭᱤᱡ ᱜᱮ ᱠᱤᱱᱛᱩ ᱥᱤᱞ ᱫᱚᱭ ᱦᱩᱭᱮᱱᱟ ᱟᱨ ᱡᱮᱦᱮᱛᱩ ᱠᱩᱲᱤ ᱜᱤᱫᱽᱨᱟᱹ ᱟᱛᱳ ᱨᱤᱱᱤᱡ ᱢᱟᱹᱡᱷᱤ ᱵᱟᱵᱟ ᱥᱮᱸᱫᱽᱨᱟ ᱵᱤᱨ ᱮ ᱜᱤᱨᱟᱹ ᱞᱮᱫ ᱛᱟᱦᱮᱸ ᱠᱟᱱ ᱚᱱᱟ ᱥᱮᱸᱫᱽᱨᱟ ᱵᱤᱨ ᱨᱮᱫᱚ ᱚᱱᱟ ᱫᱚ ᱢᱟᱹᱱ ᱞᱮᱠᱟᱛᱮ ᱚᱱᱟ ᱨᱮᱱᱟᱜ ᱯᱷᱟᱹᱲᱤ ᱯᱟᱸᱡᱟᱨᱮ ᱧᱟᱢᱟ ᱟᱨ ᱚᱱᱟ ᱢᱟᱹᱱ ᱟᱛᱮᱫ ᱜᱮ ᱚᱱᱟ ᱫᱚᱠᱚ ᱮᱢ ᱦᱚᱴᱚ ᱠᱟᱜᱼᱟ ᱫᱚᱦᱚ ᱦᱚᱴᱚ ᱠᱟᱜᱼᱟ ᱟᱫᱚ ᱱᱚᱣᱟ ᱥᱮᱸᱫᱽᱨᱟ ᱵᱤᱨ ᱨᱮ ᱡᱟᱦᱟᱸ ᱠᱚ ᱥᱮᱸᱫᱽᱨᱟ ᱧᱟᱢ ᱠᱮᱫᱟ ᱚᱱᱟ ᱫᱚ ᱟᱵᱚ ᱫᱚᱵᱚᱱ ᱢᱮᱛᱟᱜ ᱠᱟᱱᱟ ᱢᱟᱴᱷᱟ ᱟᱲᱟ ᱢᱟᱴᱷᱟ ᱟᱲᱟ ᱢᱮᱱᱛᱮ ᱢᱤᱫᱴᱟᱝ ᱯᱟᱹᱴᱷᱤ ᱢᱮᱨᱚᱢ ᱟᱫᱚ ᱱᱩᱭ ᱯᱟᱹᱴᱷᱤ ᱢᱮᱨᱚᱢᱟᱜ ᱡᱟᱦᱟᱸ ᱯᱷᱟᱹᱲᱤ ᱟᱨ ᱯᱟᱸᱡᱟᱨ ᱱᱚᱣᱟ ᱠᱚᱫᱚ ᱠᱚ ᱫᱚᱦᱚ ᱦᱚᱴᱚ ᱟᱭᱟ ᱱᱟᱜ ᱠᱷᱟᱱ ᱠᱚᱲᱟ ᱜᱤᱫᱽᱨᱟᱹ ᱟᱛᱳ ᱨᱤᱱᱤᱡ ᱢᱟᱹᱡᱷᱤ ᱵᱟᱵᱟ ᱟᱨ ᱚᱱᱟ ᱢᱟᱴᱷᱟ ᱟᱲᱟᱜ ᱫᱚ ᱱᱤᱛᱚᱜ ᱫᱚ ᱚᱱᱟ ᱜᱮᱠᱚ ᱥᱤᱫ ᱟᱹᱜᱩᱭᱟ ᱚᱱᱟ ᱜᱮ ᱢᱟᱜ ᱠᱟᱛᱮ ᱟᱹᱜᱩᱭ ᱠᱟᱱ ᱦᱚᱛᱮᱡ ᱛᱮᱜᱮ ᱚᱱᱟ ᱫᱚ ᱢᱟᱱᱟᱜ ᱠᱚ ᱢᱮᱛᱟᱜ ᱠᱟᱱᱟ ᱢᱟᱱᱟᱜ ᱢᱟᱜ ᱟᱫᱚ ᱱᱚᱜᱼᱚ ᱱᱚᱝᱠᱟ ᱟᱵᱚᱣᱟᱜ ᱠᱚᱸᱰᱮᱞ ᱧᱟᱯᱟᱢ ᱨᱮ ᱡᱟᱦᱟᱸ ᱜᱚᱱᱚᱝ ᱵᱚᱱ ᱥᱤᱫᱤᱭᱟ ᱥᱮ ᱜᱚᱱᱚᱝ ᱵᱚᱱ ᱟᱹᱜᱩᱭᱟ ᱚᱱᱟ ᱥᱟᱶᱛᱮ ᱠᱤᱱᱛᱩ ᱢᱟᱱᱟᱜ ᱦᱚᱸᱵᱚᱱ ᱟᱹᱜᱩᱭᱮᱭᱟ ᱱᱚᱣᱟ ᱫᱚ ᱟᱵᱚᱣᱟᱜ ᱥᱟᱱᱛᱟᱲ ᱥᱟᱶᱛᱟ ᱨᱮᱱᱟᱜ ᱢᱟᱨᱟᱝ ᱢᱤᱫᱴᱟᱝ ᱟᱹᱨᱤ ᱠᱟᱱᱟ ᱟᱫᱚ ᱱᱚᱰᱮ ᱱᱚᱜᱼᱚᱭ ᱡᱟᱦᱟᱸ ᱠᱚᱸᱰᱮᱞ ᱧᱟᱯᱟᱢ ᱵᱟᱯᱞᱟ ᱨᱮᱭᱟᱜ ᱠᱷᱟᱱ ᱜᱚᱱᱚᱝ ᱵᱚᱱ ᱤᱫᱤ ᱠᱮᱫᱟ ᱥᱮ ᱜᱚᱱᱚᱝ ᱵᱚᱱ ᱧᱟᱢ ᱠᱮᱫᱟ ᱥᱮ ᱵᱚᱱ ᱮᱯᱮᱢ ᱪᱟᱯᱟᱞ ᱮᱱᱟ ᱡᱚᱛᱚ ᱵᱟᱯᱞᱟ ᱨᱮᱱᱟᱜ ᱜᱚᱱᱚᱝ ᱞᱮᱠᱟ ᱜᱮ ᱡᱚᱛᱚ ᱵᱟᱯᱞᱟ ᱨᱮᱱᱟᱜ ᱢᱟᱹᱰᱞᱟᱹ ᱮᱯᱮᱢ ᱪᱟᱯᱟᱞ ᱞᱮᱠᱟ ᱜᱮ ᱡᱚᱛᱚ ᱞᱮᱠᱟ ᱜᱮ ᱱᱚᱰᱮ ᱦᱚᱸ ᱢᱮᱱᱟᱜᱼᱟ ᱯᱮ ᱜᱚᱴᱟᱝ ᱠᱷᱟᱸᱰᱟ ᱞᱩᱜᱽᱲᱤ ᱵᱟᱨᱮ ᱤᱛᱟᱹ ᱥᱚᱝ ᱪᱷᱟᱲᱟᱱᱤ ᱛᱟᱯᱚᱨᱮ ᱵᱟᱞᱟ ᱥᱟᱸᱫᱮᱥ ᱠᱚ ᱡᱟᱦᱮᱨ ᱫᱟᱨᱮ ᱥᱟᱱᱟᱢᱟᱜ ᱜᱮ ᱱᱚᱣᱟ ᱢᱟᱹᱱᱰᱟᱹᱞᱟ ᱨᱮ ᱡᱟᱦᱟᱸ ᱥᱟᱡᱟᱣ ᱛᱟᱦᱮᱱᱟ ᱢᱟᱹᱱᱰᱟᱹᱞᱟ ᱟᱛᱮ ᱡᱟᱦᱟᱸ ᱵᱚᱱ ᱮᱯᱮᱢ ᱪᱟᱯᱟᱞᱟ ᱚᱱᱟ ᱥᱟᱱᱟᱢ ᱠᱚᱜᱮ ᱱᱚᱰᱮ ᱫᱚ ᱢᱟᱱᱟᱣ ᱵᱟᱛᱟᱣ ᱠᱟᱛᱮ ᱟᱫᱚ ᱵᱚᱱ ᱠᱟᱹᱢᱤᱭᱟ ᱟᱫᱚ ᱱᱚᱰᱮ ᱵᱚᱱ ᱧᱮᱞᱟᱜ ᱜᱮ ᱱᱚᱜᱼᱚᱭ ᱡᱟᱦᱟᱸ ᱠᱚᱸᱰᱮᱞ ᱧᱟᱯᱟᱢ ᱵᱟᱯᱞᱟ ᱨᱮ ᱮᱱᱟᱝ ᱨᱮᱜᱮ ᱵᱚᱱ ᱢᱮᱱ ᱟᱠᱟᱫᱟ ᱱᱩᱠᱤᱱ ᱫᱚ ᱠᱟᱹᱴᱤᱡ ᱠᱤᱱ ᱠᱟᱹᱭ ᱵᱟᱹᱲᱛᱤ ᱜᱚᱫ ᱞᱮᱫ ᱦᱚᱛᱮᱡ ᱛᱮ ᱱᱩᱠᱤᱱ ᱫᱚ ᱟᱵᱚ ᱫᱚ ᱯᱚᱥᱩ ᱞᱮᱠᱟ ᱵᱚᱱ ᱵᱮᱵᱚᱦᱟᱨ ᱞᱮᱫ ᱠᱤᱱᱟ ᱠᱤᱱᱛᱩ ᱩᱱᱠᱤᱱ ᱫᱚ ᱢᱟᱹᱱᱢᱤ ᱦᱚᱯᱚᱱ ᱠᱟᱱᱟ ᱠᱤᱱ ᱟᱵᱚ ᱨᱮᱱ ᱠᱟᱱ ᱜᱮᱭᱟ ᱠᱤᱱ ᱥᱟᱶᱛᱟ ᱨᱮᱱ ᱠᱟᱱ ᱠᱤᱱ ᱡᱟᱹᱛᱤ ᱨᱮᱱ ᱠᱟᱱ ᱜᱮᱭᱟ ᱠᱤᱱ ᱚᱱᱟ ᱦᱚᱛᱮᱡ ᱛᱮ ᱥᱟᱱᱟᱢ ᱞᱮᱠᱟᱱᱟᱜ ᱥᱟᱹᱜᱩᱱ ᱠᱟᱹᱢᱤ ᱜᱮ ᱠᱤᱱᱛᱩ ᱩᱱᱠᱤᱱ ᱫᱚ ᱟᱵᱚ ᱥᱟᱶᱛᱟ ᱨᱮᱱᱟᱜ ᱡᱟᱦᱟᱸ ᱢᱮᱱᱟᱜᱼᱟ ᱚᱱᱠᱟ ᱞᱮᱠᱟ ᱜᱮ ᱧᱮᱧᱟᱢ ᱠᱮᱫᱟ ᱟᱫᱚ ᱱᱚᱰᱮ ᱟᱵᱚ ᱥᱟᱱᱛᱟᱲ ᱥᱟᱶᱛᱟ ᱨᱮᱱᱟᱜ ᱡᱟᱦᱟᱸ ᱠᱟᱹᱢᱤ ᱥᱮ ᱥᱟᱱᱛᱟᱲ ᱥᱟᱶᱛᱟ ᱨᱮ ᱟᱵᱚ ᱡᱟᱦᱟᱸ ᱵᱟᱯᱞᱟ ᱨᱮᱱᱟᱜ ᱡᱟᱦᱟᱸ ᱟᱹᱨᱤ ᱢᱮᱱᱟᱜ ᱛᱟᱵᱚᱱᱟ ᱪᱷᱟᱢᱰᱟ ᱞᱟᱛᱟᱨ ᱨᱮ ᱡᱟᱦᱟᱸ ᱵᱚᱱ ᱠᱟᱹᱢᱤᱭᱟ ᱚᱱᱟ ᱫᱚ ᱠᱤᱱᱛᱩ ᱡᱚᱛᱚ ᱞᱮᱠᱟᱱ ᱵᱟᱯᱞᱟ ᱨᱮᱜᱮ ᱢᱤᱫ ᱞᱮᱠᱟ ᱜᱮ ᱢᱟᱹᱱ ᱫᱚᱭ ᱧᱟᱢᱟ ᱚᱸᱰᱮ ᱫᱚ ᱨᱮᱸᱜᱮᱡ ᱚᱨᱮᱡ ᱫᱚ ᱵᱟᱠᱚ ᱵᱟᱪᱷᱱᱟᱜᱼᱟ ᱥᱮ ᱵᱟᱠᱚ ᱦᱩᱰᱤᱧᱟ ᱵᱟᱠᱚ ᱢᱟᱨᱟᱝᱟ ᱡᱟᱦᱟᱸ ᱞᱮᱠᱟᱱᱟᱜ ᱜᱮ ᱠᱚ ᱠᱟᱹᱢᱤ ᱠᱤᱱᱛᱩ ᱥᱟᱶᱛᱟ ᱫᱚ ᱱᱚᱰᱮ ᱫᱚ ᱡᱚᱛᱚ ᱜᱮ ᱥᱟᱶᱛᱟ ᱨᱮᱱᱟᱜ ᱟᱹᱨᱤ ᱞᱮᱠᱟᱛᱮ ᱥᱚᱢᱟᱱ ᱢᱮᱫ ᱛᱮᱭ ᱧᱮᱞ ᱠᱚᱣᱟ ᱥᱚᱢᱟᱱ ᱜᱮ ᱵᱤᱪᱟᱹᱨ ᱫᱚᱭ ᱮᱢᱟ ᱠᱚᱣᱟ ᱚᱠᱚᱭ ᱦᱚᱸ ᱦᱩᱰᱤᱧ ᱦᱟᱯᱲᱟᱜ ᱥᱮ ᱱᱚᱝᱠᱟᱱᱟᱜ ᱦᱩᱰᱤᱧ ᱢᱟᱨᱟᱝ ᱠᱟᱹᱢᱤ ᱫᱚ ᱵᱟᱝ ᱠᱚ ᱧᱟᱢᱟ ᱟᱫᱚ ᱱᱤᱛᱚᱜ ᱫᱚᱵᱚᱱ ᱧᱮᱞᱟ ᱟᱵᱚᱣᱟᱜ ᱡᱟᱦᱟᱸ ᱥᱟᱨ ᱥᱟᱹᱜᱩᱱ ᱵᱟᱯᱞᱟ ᱠᱚᱨᱮ ᱱᱟᱜ ᱠᱷᱟᱱ ᱵᱚᱱ ᱧᱮᱞ ᱟᱠᱟᱫᱟ ᱱᱚᱜᱼᱚᱭ ᱡᱮᱢᱚᱱ ᱫᱩᱣᱟᱹᱨ ᱵᱟᱯᱞᱟ ᱴᱩᱝᱠᱤ ᱫᱤᱯᱤᱞ ᱵᱟᱯᱞᱟ ᱥᱟᱸᱜᱮ ᱵᱟᱹᱨᱭᱟᱹᱛ ᱵᱟᱯᱞᱟ ᱟᱹᱜᱩ ᱜᱚᱥᱚ ᱵᱟᱯᱞᱟ ᱥᱩᱛᱩᱜ ᱵᱟᱯᱞᱟ ᱟᱨ ᱜᱷᱟᱹᱨᱫᱤ ᱡᱟᱶᱟᱭ ᱵᱟᱯᱞᱟ ᱟᱫᱚ ᱱᱚᱜᱼᱚ ᱱᱚᱣᱟ ᱠᱚᱨᱮ ᱱᱚᱣᱟ ᱠᱚ ᱵᱟᱯᱞᱟ ᱨᱮᱱᱟᱜ ᱫᱚ ᱡᱷᱚᱛᱚ ᱜᱮ ᱱᱟᱜ ᱠᱷᱟᱱ ᱯᱳᱭᱞᱳ ᱨᱮᱱᱟᱜ ᱠᱟᱹᱢᱤ ᱫᱚ ᱦᱩᱭᱩᱜ ᱠᱟᱱᱟ ᱧᱮᱞ ᱧᱮᱯᱮᱞ ᱥᱟᱨ ᱥᱟᱹᱜᱩᱱ ᱟᱫᱚ ᱱᱚᱣᱟ ᱧᱮᱞ ᱧᱮᱯᱮᱞ ᱥᱟᱨ ᱥᱟᱹᱜᱩᱱ ᱥᱮ ᱡᱟᱦᱟᱸ ᱵᱚᱱ ᱠᱟᱹᱢᱤᱭᱟ ᱱᱚᱣᱟ ᱠᱚᱫᱚ ᱚᱱᱟ ᱠᱟᱹᱢᱤ ᱨᱮ ᱠᱟᱹᱢᱤ ᱥᱟᱶ ᱛᱮᱜᱮ ᱱᱚᱣᱟ ᱢᱟᱲᱟᱝ ᱨᱮᱵᱚᱱ ᱵᱟᱰᱟᱭ ᱟᱠᱟᱫᱟ ᱟᱵᱚᱣᱟᱜ ᱠᱟᱹᱢᱤ ᱠᱚᱨᱮᱱᱟᱜ ᱫᱚ ᱥᱮᱨᱮᱧ ᱟᱛᱮᱫ ᱢᱮᱱᱟᱜᱼᱟ ᱥᱮᱨᱮᱧ ᱟᱛᱮᱫ ᱟᱹᱭᱩᱨ ᱵᱚᱱᱟ ᱥᱮᱨᱮᱧ ᱜᱮᱭ ᱩᱫᱩᱜ ᱟᱵᱚᱱᱟ ᱥᱮ ᱚᱱᱟ ᱠᱟᱹᱢᱤ ᱥᱟᱶ ᱛᱮ ᱥᱮᱨᱮᱧ ᱢᱮᱱᱟᱜᱼᱟ ᱮᱱᱮᱡ ᱢᱮᱱᱟᱜᱼᱟ ᱵᱟᱸᱠᱷᱮᱲ ᱦᱚᱸ ᱢᱮᱱᱟᱜᱼᱟ ᱟᱨ ᱱᱚᱣᱟ ᱠᱟᱹᱢᱤ ᱠᱚᱨᱮᱱᱟᱜ ᱥᱮ ᱚᱱᱟ ᱡᱟᱦᱟᱸ ᱡᱤᱱᱤᱥ ᱠᱚᱵᱚᱱ ᱞᱟᱜᱟᱛ ᱟᱠᱟᱫᱟ ᱚᱱᱟ ᱠᱚᱨᱮᱱᱟᱜ ᱦᱚᱸ ᱛᱮᱛᱮᱫ ᱢᱮᱱᱟᱜᱼᱟ ᱟᱫᱚ ᱚᱱᱟ ᱠᱚ ᱱᱚᱜᱼᱚᱭ ᱡᱮ ᱱᱚᱰᱮ ᱵᱚᱱ ᱜᱟᱞᱢᱟᱨᱟᱣ ᱠᱟᱱᱟ ᱱᱚᱣᱟ ᱜᱟᱞᱢᱟᱨᱟᱣ ᱛᱮ ᱱᱚᱣᱟ ᱛᱤᱱᱟᱹᱜ ᱜᱟᱱ ᱥᱟᱵ ᱨᱟᱠᱟᱵ ᱫᱟᱲᱮᱭᱟᱜ ᱠᱟᱱᱟ ᱥᱮ ᱵᱟᱝ ᱛᱚ ᱚᱱᱟ ᱞᱮᱠᱟᱛᱮ ᱱᱚᱣᱟ ᱯᱩᱛᱷᱤ ᱠᱚᱦᱚᱸ ᱵᱮᱱᱟᱣ ᱟᱠᱟᱱᱟ ᱚᱱᱟ ᱫᱚ ᱤᱧᱟᱹᱜ ᱚᱞ ᱯᱩᱛᱷᱤ ᱜᱮ ᱱᱚᱣᱟ ᱟᱯᱮ ᱥᱟᱢᱟᱝ ᱨᱤᱧ ᱩᱫᱩᱜ ᱟᱯᱮ ᱠᱟᱱᱟ ᱱᱚᱜᱼᱚᱭ ᱡᱮ ᱢᱟᱲᱟᱝ ᱨᱮ ᱡᱟᱦᱟᱸ ᱵᱚᱱ ᱧᱮᱞ ᱠᱮᱫᱟ ᱪᱷᱟᱹᱴᱭᱟᱹᱨ ᱱᱚᱣᱟ ᱫᱚ ᱪᱷᱟᱹᱴᱭᱟᱹᱨ ᱪᱷᱩᱛ ᱯᱷᱮᱰᱟᱣ ᱪᱷᱟᱹᱴᱭᱟᱹᱨ ᱱᱚᱣᱟ ᱯᱩᱛᱷᱤ ᱨᱮ ᱡᱟᱦᱟᱸ ᱚᱞ ᱢᱮᱱᱟᱜᱼᱟ ᱱᱚᱣᱟ ᱠᱚᱜᱮ ᱱᱟᱜ ᱠᱷᱟᱱ ᱟᱵᱚ ᱱᱚᱰᱮ ᱵᱚᱱ ᱜᱟᱞᱢᱟᱨᱟᱣ ᱠᱟᱛᱮ ᱵᱚᱱ ᱧᱟᱢ ᱟᱠᱟᱫᱟ ᱟᱨ ᱱᱚᱣᱟ ᱯᱩᱛᱷᱤ ᱨᱮᱫᱚ ᱱᱚᱣᱟ ᱜᱤᱧ ᱱᱮᱦᱚᱨ ᱟᱯᱮ ᱛᱟᱵᱚᱱᱟ ᱡᱮ ᱯᱩᱛᱷᱤ ᱨᱮ ᱡᱟᱦᱟᱸ ᱢᱮᱱᱟᱜᱼᱟ ᱚᱱᱟ ᱫᱚ ᱟᱨᱦᱚᱸ ᱱᱚᱣᱟ ᱠᱷᱚᱱᱟᱜ ᱵᱟᱹᱲᱛᱤ ᱠᱟᱭᱛᱮ ᱱᱟᱜ ᱠᱷᱟᱱ ᱯᱩᱥᱴᱟᱹᱣ ᱥᱟᱺᱦᱤᱡ ᱢᱮᱱᱟᱜᱼᱟ ᱪᱮᱫᱟᱜ ᱥᱮ ᱱᱚᱣᱟ ᱞᱟᱹᱭ ᱛᱮᱫᱚ ᱡᱚᱛᱚ ᱱᱟᱜ ᱠᱷᱟᱱ ᱚᱸᱰᱮ ᱫᱚ ᱵᱟᱝ ᱦᱚᱸ ᱥᱟᱵ ᱨᱟᱠᱟᱵ ᱟᱠᱟᱱᱟ ᱠᱤᱱᱛᱩ ᱱᱚᱣᱟ ᱯᱩᱛᱷᱤ ᱨᱮᱫᱚ ᱥᱟᱱᱟᱢ ᱞᱮᱠᱟᱱᱟᱜ ᱯᱮ ᱧᱟᱢ ᱛᱟᱵᱚᱱᱟ ᱚᱱᱟ ᱫᱚ ᱧᱮᱞ ᱯᱮ ᱵᱟᱡᱟᱨ ᱨᱮ ᱧᱟᱢᱚᱜ ᱠᱟᱱᱟ ᱟᱨ ᱱᱚᱣᱟ ᱛᱟᱭᱚᱢ ᱡᱟᱦᱟᱸ ᱟᱵᱚ ᱵᱚᱱ ᱢᱮᱱ ᱮᱫᱟ ᱵᱟᱯᱞᱟ ᱱᱚᱜᱼᱚᱭ ᱵᱟᱯᱞᱟ ᱱᱚᱣᱟ ᱦᱚᱸ ᱱᱟᱜ ᱠᱷᱟᱱ ᱤᱧᱟᱹᱜ ᱚᱞ ᱜᱮ ᱱᱚᱣᱟ ᱵᱟᱯᱞᱟ ᱨᱮᱜᱮ ᱡᱟᱦᱟᱸ ᱵᱚᱱ ᱜᱟᱞᱢᱟᱨᱟᱣ ᱠᱟᱱᱟ ᱥᱮ ᱡᱟᱦᱟᱸ ᱵᱚᱱ ᱟᱸᱡᱚᱢᱮᱫᱟ ᱥᱮ ᱡᱟᱦᱟᱸ ᱵᱚᱱ ᱧᱮᱞᱟ ᱱᱚᱣᱟ ᱵᱟᱯᱞᱟ ᱨᱮ ᱯᱩᱛᱷᱤ ᱨᱮᱜᱮ ᱡᱷᱚᱛᱚᱢᱟᱜ ᱢᱮᱱᱟᱜᱼᱟ ᱟᱫᱚ ᱰᱤᱴᱮᱞ ᱥᱮ ᱵᱷᱟᱜᱮ ᱞᱮᱠᱟ ᱵᱟᱲᱟᱭ ᱞᱟᱹᱜᱤᱫ ᱛᱮ ᱱᱚᱣᱟ ᱯᱩᱛᱷᱤ ᱫᱚ ᱯᱮ ᱦᱟᱛᱟᱣ ᱞᱮᱠᱷᱟᱱ ᱫᱚ ᱱᱟᱯᱟᱭᱚᱜᱼᱟ ᱪᱮᱫᱟᱜ ᱥᱮ ᱡᱟᱦᱟᱸ ᱟᱸᱡᱚᱢᱚᱜ ᱠᱟᱱᱟ ᱱᱚᱣᱟ ᱫᱚ ᱦᱚᱭᱛᱚ ᱦᱤᱲᱤᱧ ᱫᱟᱲᱮᱭᱟᱜᱼᱟ ᱠᱤᱱᱛᱩ ᱯᱩᱛᱷᱤ ᱨᱮᱫᱚ ᱚᱞ ᱟᱠᱟ ᱜᱮ ᱛᱟᱦᱮᱱᱟ ᱚᱞ ᱟᱠᱟ ᱨᱮᱜᱮ ᱛᱟᱦᱮᱱ ᱠᱟᱱᱟ ᱚᱱᱟ ᱫᱚ ᱡᱟᱦᱟᱸ ᱞᱮᱠᱟ ᱦᱤᱲᱤᱧᱚᱜ ᱨᱮᱦᱚᱸ ᱱᱚᱣᱟ ᱯᱩᱛᱷᱤ ᱨᱮ ᱧᱮᱞ ᱞᱮᱠᱷᱟᱱ ᱜᱮ ᱚᱱᱟ ᱫᱚ ᱧᱟᱢᱚᱜᱼᱟ ᱟᱨ ᱱᱚᱣᱟ ᱫᱚ ᱦᱩᱭᱩᱜ ᱠᱟᱱᱟ ᱫᱩᱣᱟᱹᱨ ᱵᱟᱯᱞᱟ ᱱᱚᱜᱼᱚᱭ ᱫᱩᱣᱟᱹᱨ ᱵᱟᱯᱞᱟ ᱫᱩᱣᱟᱹᱨ ᱵᱟᱯᱞᱟ ᱫᱚ ᱵᱟᱯᱞᱟ ᱠᱷᱚᱱᱟᱜ ᱫᱚ ᱠᱟᱹᱴᱤᱡ ᱵᱚᱱ ᱟᱞᱟᱫᱟ ᱟᱠᱟᱫᱟ ᱚᱱᱟᱛᱮ ᱟᱞᱟᱫᱟ ᱯᱩᱛᱷᱤ ᱜᱮ ᱵᱮᱱᱟᱣ ᱟᱠᱟᱱᱟ ᱪᱮᱫᱟᱜ ᱥᱮ ᱟᱵᱚᱣᱟᱜ ᱡᱟᱦᱟᱸ ᱱᱤᱛᱚᱜ ᱱᱚᱣᱟ ᱡᱟᱦᱟᱸ ᱥᱚᱥᱱᱚᱜ ᱡᱩᱜᱽ ᱨᱮ ᱟᱵᱚ ᱡᱟᱦᱟᱸ ᱵᱚᱱ ᱠᱟᱹᱢᱤ ᱠᱟᱱᱟ ᱱᱚᱣᱟ ᱫᱩᱣᱟᱹᱨ ᱵᱟᱯᱞᱟ ᱜᱮ ᱦᱩᱭᱩᱜ ᱠᱟᱱᱟ ᱟᱵᱚᱣᱟᱜ ᱱᱤᱛᱚᱜ ᱥᱚᱥᱱᱚᱜ ᱨᱮᱱᱟᱜ ᱫᱚ ᱱᱚᱜᱼᱚ ᱱᱚᱝᱠᱟ ᱚᱵᱚᱥᱛᱟ ᱨᱮ ᱢᱮᱱᱟᱜ ᱵᱚᱱ ᱦᱚᱛᱮᱡ ᱛᱮ ᱱᱚᱣᱟ ᱫᱚᱵᱚᱱ ᱠᱟᱹᱢᱤ ᱠᱟᱱᱟ ᱵᱚᱱ ᱠᱟᱹᱢᱤ ᱫᱟᱲᱮᱭᱟᱜ ᱠᱟᱱᱟ ᱱᱚᱣᱟ ᱫᱩᱣᱟᱹᱨ ᱵᱚᱞᱟ ᱫᱚ ᱱᱤᱛᱚᱜ ᱜᱮᱵᱚᱱ ᱥᱤᱨᱡᱟᱹᱣ ᱟᱠᱟᱫᱟ ᱱᱚᱝᱠᱟᱱ ᱠᱟᱛᱷᱟ ᱫᱚ ᱵᱟᱝ ᱠᱟᱱᱟ ᱱᱚᱣᱟ ᱫᱚ ᱯᱟᱹᱦᱤᱞ ᱠᱷᱚᱱᱟᱜ ᱜᱮ ᱥᱤᱨᱡᱟᱹᱣ ᱢᱮᱱᱟᱜ ᱛᱟᱵᱚᱱᱟ ᱦᱟᱯᱲᱟᱢ ᱠᱚ ᱥᱤᱨᱡᱟᱹᱣ ᱟᱠᱟᱫ ᱛᱟᱵᱚ ᱨᱮᱦᱚᱸ ᱮᱱᱟᱝ ᱡᱟᱦᱟᱸ ᱚᱵᱚᱥᱛᱟ ᱨᱮ ᱛᱟᱦᱮᱸ ᱞᱮᱱ ᱛᱟᱦᱮᱸ ᱠᱟᱱ ᱱᱚᱣᱟ ᱟᱵᱚᱣᱟᱜ ᱥᱟᱶᱛᱟ ᱟᱵᱚ ᱡᱟᱹᱛᱤ ᱫᱷᱚᱨᱚᱢ ᱨᱮᱱ ᱦᱚᱲᱟᱜ ᱩᱱ ᱫᱚ ᱫᱩᱣᱟᱹᱨ ᱵᱚᱞᱟ ᱠᱟᱹᱢᱤ ᱫᱚ ᱠᱷᱩᱵ ᱠᱚᱢ ᱦᱚᱲ ᱜᱮᱠᱚ ᱠᱟᱹᱢᱤ ᱛᱟᱦᱮᱸᱫ ᱡᱟᱦᱟᱸᱭ ᱠᱚ ᱟᱱᱴᱟᱣ ᱠᱩᱲᱟᱹᱜᱼᱟ ᱱᱚᱝᱠᱟᱱ ᱦᱚᱲ ᱠᱚ ᱠᱟᱹᱢᱤ ᱛᱟᱦᱮᱸᱫ ᱟᱨ ᱱᱚᱣᱟ ᱠᱚᱫᱚ ᱱᱚᱜᱼᱚᱭ ᱡᱟᱦᱟᱸ ᱵᱟᱯᱞᱟ ᱡᱟᱦᱟᱸ ᱵᱚᱱ ᱧᱮᱞ ᱮᱫᱟ ᱥᱮ ᱵᱚᱱ ᱡᱟᱦᱟᱸ ᱵᱚᱱ ᱟᱸᱡᱚᱢ ᱮᱫᱟ ᱱᱚᱣᱟ ᱠᱚᱫᱚ ᱟᱵᱚᱣᱟᱜ ᱥᱚᱥᱱᱚᱜ ᱨᱮᱱᱟᱜ ᱜᱮ ᱢᱤᱢᱤᱫ ᱜᱚᱴᱟᱝ ᱪᱤᱛᱟᱹᱨ ᱠᱟᱱᱟ ᱟᱵᱚ ᱚᱠᱟ ᱡᱩᱜᱽ ᱨᱮ ᱚᱠᱟ ᱞᱮᱠᱟ ᱵᱚᱱ ᱛᱟᱦᱮᱸ ᱞᱮᱱ ᱛᱟᱦᱮᱸ ᱠᱟᱱ ᱚᱠᱟ ᱡᱩᱜᱽ ᱨᱮ ᱚᱠᱟ ᱞᱮᱠᱟ ᱵᱚᱱ ᱟᱵᱚᱣᱟᱜ ᱨᱩᱪᱤ ᱛᱟᱦᱮᱸ ᱞᱮᱱᱟ ᱟᱵᱚᱣᱟᱜ ᱡᱚᱢ ᱧᱩ ᱛᱟᱦᱮᱸ ᱞᱮᱱᱟ ᱟᱵᱚᱣᱟᱜ ᱦᱚᱨᱚᱜ ᱵᱟᱸᱫᱮ ᱛᱟᱦᱮᱸ ᱞᱮᱱᱟ ᱟᱵᱚᱣᱟᱜ ᱠᱟᱡᱽ ᱠᱟᱢ ᱛᱟᱦᱮᱸ ᱞᱮᱱᱟ ᱚᱠᱟ ᱞᱮᱠᱟ ᱠᱟᱛᱮ ᱚᱱᱟ ᱚᱵᱚᱥᱛᱟ ᱵᱚᱱ ᱯᱟᱨᱚᱢ ᱟᱹᱜᱩ ᱟᱠᱟᱫᱟ ᱚᱱᱟ ᱨᱮᱱᱟᱜ ᱜᱮ ᱪᱤᱛᱟᱹᱨ ᱠᱟᱱᱟ ᱱᱚᱣᱟ ᱵᱟᱯᱞᱟ ᱠᱚᱫᱚ ᱱᱚᱣᱟ ᱨᱮᱜᱮ ᱵᱚᱱ ᱵᱟᱰᱟᱭᱟ ᱦᱚᱭᱛᱚ ᱟᱨᱦᱚᱸ ᱱᱟᱜ ᱠᱷᱟᱱ ᱢᱤᱫ ᱠᱟᱞᱤᱱ ᱫᱚ ᱟᱵᱚᱣᱟᱜ ᱱᱚᱣᱟ ᱵᱟᱯᱞᱟ ᱫᱚ ᱠᱟᱹᱴᱤᱡ ᱠᱟᱹᱴᱤᱡ ᱠᱩᱲᱤ ᱜᱤᱫᱽᱨᱟᱹ ᱠᱚᱲᱟ ᱜᱤᱫᱽᱨᱟᱹ ᱦᱚᱸᱵᱚᱱ ᱵᱟᱯᱞᱟ ᱟᱠᱟᱫ ᱠᱚᱣᱟ ᱥᱮ ᱟᱵᱚᱨᱮᱱ ᱦᱟᱯᱲᱟᱢ ᱠᱚ ᱱᱚᱣᱟ ᱠᱚᱫᱚ ᱠᱚ ᱠᱟᱹᱢᱤ ᱟᱠᱟᱫᱟ ᱠᱩᱲᱤ ᱜᱤᱫᱽᱨᱟᱹ ᱮᱸᱜᱟᱛ ᱛᱚᱣᱟᱭ ᱡᱚᱢᱮᱫ ᱜᱮᱭᱟ ᱥᱮ ᱮᱸᱜᱟᱛᱟᱜ ᱦᱚᱵᱚᱨ ᱨᱮᱜᱮ ᱢᱮᱱᱟᱭᱟ ᱩᱱ ᱦᱚᱸ ᱵᱟᱯᱞᱟ ᱦᱩᱭ ᱟᱠᱟᱱᱟ ᱟᱨ ᱱᱚᱜᱼᱚᱭ ᱡᱮᱢᱚᱱ ᱱᱤᱛᱚᱜ ᱦᱚᱸ ᱱᱚᱝᱠᱟ ᱢᱤᱫ ᱵᱟᱨ ᱠᱟᱹᱢᱤ ᱫᱚ ᱦᱩᱭᱩᱜ ᱠᱟᱱ ᱜᱮᱭᱟ ᱡᱟᱦᱟᱸᱭ ᱠᱚ ᱵᱟᱯᱞᱟ ᱨᱮᱱᱟᱜ ᱥᱮ ᱱᱚᱝᱠᱟᱱᱟᱜ ᱠᱟᱹᱢᱤ ᱨᱮᱱᱟᱜ ᱩᱱᱤᱭᱟᱜ ᱫᱟᱲᱮ ᱵᱟᱹᱱᱩᱜ ᱛᱟᱭᱟ ᱮᱱᱛᱮ ᱨᱮᱦᱚᱸ ᱠᱤᱱᱛᱩ ᱚᱱᱟ ᱠᱟᱹᱢᱤ ᱫᱚ ᱠᱟᱹᱢᱤ ᱜᱮ ᱦᱩᱭᱩᱜᱼᱟ ᱚᱱᱟᱛᱮ ᱩᱱᱤ ᱮᱢ ᱪᱟᱞᱟᱣ ᱠᱟᱛᱮ ᱦᱚᱸᱵᱚᱱ ᱠᱟᱹᱢᱤ ᱠᱟᱫᱟ ᱵᱚᱲ ᱮᱢ ᱠᱟᱛᱮ ᱦᱚᱸᱠᱚ ᱠᱟᱹᱢᱤ ᱠᱟᱫ ᱛᱟᱵᱚᱱᱟ ᱦᱟᱯᱲᱟᱢ ᱠᱚ ᱱᱚᱝᱠᱟ ᱦᱟᱸᱜ ᱱᱚᱣᱟ ᱨᱮᱱᱟᱜ ᱪᱤᱛᱟᱹᱨ ᱫᱚ ᱢᱮᱱᱟᱜ ᱛᱟᱵᱚᱱᱟ ᱥᱮᱵᱚᱱ ᱧᱮᱞ ᱟᱠᱟᱫᱟ ᱟᱫᱚ ᱚᱱᱟᱜᱮ ᱱᱚᱰᱮᱧ ᱢᱮᱱᱟ ᱡᱮ ᱟᱵᱚᱣᱟᱜ ᱡᱟᱦᱟᱸ ᱵᱟᱯᱞᱟ ᱨᱮ ᱡᱟᱦᱟᱸ ᱵᱚᱱ ᱠᱟᱹᱢᱤ ᱠᱟᱱᱟ ᱱᱚᱣᱟ ᱫᱚ ᱟᱵᱚᱣᱟᱜ ᱡᱩᱜᱽ ᱨᱮᱱᱟᱜ ᱟᱹᱨᱩ ᱯᱷᱮᱨᱟᱣ ᱥᱟᱶ ᱥᱟᱶᱛᱮ ᱱᱚᱣᱟ ᱦᱚᱸ ᱟᱹᱨᱩ ᱯᱷᱮᱨᱟᱣ ᱟᱠᱟᱱᱟ ᱪᱮᱫᱟᱜ ᱥᱮ ᱱᱚᱜᱼᱚᱭ ᱴᱩᱝᱠᱤ ᱫᱤᱯᱤᱞ ᱵᱟᱯᱞᱟ ᱥᱮ ᱜᱷᱟᱹᱨᱫᱤ ᱡᱟᱶᱟᱭ ᱵᱟᱯᱞᱟ ᱱᱚᱣᱟ ᱠᱚᱫᱚ ᱟᱹᱰᱤ ᱢᱟᱨᱮ ᱨᱮᱱᱟᱜ ᱵᱟᱯᱞᱟ ᱠᱟᱱᱟ ᱟᱫᱚ ᱱᱤᱛᱚᱜ ᱫᱚ ᱱᱚᱝᱠᱟ ᱫᱚ ᱵᱟᱯᱞᱟ ᱨᱮᱱᱟᱜ ᱫᱚ ᱟᱵᱚᱣᱟᱜ ᱟᱹᱱ ᱟᱹᱨᱤ ᱨᱮ ᱢᱮᱱᱟᱜ ᱨᱮᱦᱚᱸ ᱟᱹᱱ ᱟᱹᱨᱤ ᱫᱚ ᱠᱟᱹᱢᱤ ᱨᱮᱫᱚ ᱠᱤᱱᱛᱩ ᱠᱷᱩᱵ ᱮᱠᱴᱟ ᱫᱚ ᱵᱟᱵᱚᱱ ᱧᱮᱞ ᱧᱟᱢ ᱮᱫᱟ ᱵᱮᱥᱤ ᱠᱟᱭ ᱛᱮᱵᱚᱱ ᱧᱮᱞ ᱮᱫᱟ ᱱᱚᱣᱟ ᱠᱚᱸᱰᱮᱞ ᱧᱟᱯᱟᱢ ᱵᱟᱯᱞᱟ ᱟᱨ ᱱᱚᱣᱟ ᱫᱩᱣᱟᱹᱨ ᱵᱟᱯᱞᱟ ᱟᱫᱚ ᱠᱚᱸᱰᱮᱞ ᱧᱟᱯᱟᱢ ᱵᱟᱯᱞᱟ ᱤᱫᱤ ᱠᱟᱛᱮ ᱱᱚᱰᱮ ᱵᱚᱱ ᱜᱟᱞᱢᱟᱨᱟᱣ ᱟᱠᱟᱫᱟ ᱱᱤᱛᱚᱜ ᱫᱚ ᱱᱚᱣᱟ ᱥᱟᱥᱟᱜᱩᱱ ᱵᱟᱯᱞᱟ ᱨᱮᱱᱟᱜ ᱡᱟᱦᱟᱸ ᱫᱩᱣᱟᱹᱨ ᱵᱟᱯᱞᱟ ᱚᱱᱟ ᱤᱫᱤ ᱠᱟᱛᱮ ᱵᱚᱱ ᱜᱟᱞᱢᱟᱨᱟᱣᱟ ᱟᱫᱚ ᱢᱟ ᱮᱱᱠᱷᱟᱱ ᱫᱩᱣᱟᱹᱨ ᱵᱟᱯᱞᱟ ᱮᱛᱚᱦᱚᱵ ᱢᱟᱲᱟᱝ ᱨᱮ ᱟᱫᱚ ᱱᱚᱰᱮ ᱫᱚᱦᱲᱟ ᱠᱟᱭᱛᱮ ᱟᱨᱦᱚᱸ ᱡᱟᱦᱟᱸᱭ ᱠᱚᱯᱮ ᱧᱮᱧᱮᱞ ᱠᱟᱱ ᱛᱟᱵᱚᱱᱟ ᱥᱟᱱᱟᱢ ᱠᱚᱜᱮ ᱱᱚᱰᱮᱧ ᱟᱨᱫᱟᱥ ᱟᱵᱚᱱᱟ ᱡᱮ ᱡᱟᱦᱟᱸᱭ ᱠᱚ ᱱᱤᱛᱚᱜ ᱦᱚᱸ ᱱᱚᱣᱟ ᱪᱮᱱᱮᱞ ᱟᱹᱣᱨᱤ ᱯᱮ ᱥᱟᱵᱥᱠᱨᱟᱭᱤᱵ ᱛᱟᱵᱚᱱᱟ ᱥᱟᱵᱥᱠᱨᱟᱭᱤᱵ ᱛᱟᱵᱚᱱ ᱯᱮ ᱟᱨ ᱞᱟᱭᱤᱠ ᱛᱟᱵᱚᱱ ᱯᱮ ᱟᱨ ᱚᱠᱟ ᱞᱮᱠᱟ ᱯᱮ ᱵᱩᱡᱷᱟᱹᱣ ᱮᱫᱟ ᱚᱱᱟ ᱠᱚᱢᱮᱱᱴ ᱛᱟᱵᱚᱱ ᱯᱮ ᱟᱨ ᱜᱟᱛᱮ ᱜᱟᱯᱟᱛᱮ ᱴᱷᱮᱱ ᱥᱮᱭᱟᱨ ᱫᱚ ᱟᱞᱚᱯᱮ ᱦᱤᱲᱤᱧ ᱛᱟᱵᱚᱱᱟ ᱢᱟ ᱮᱱᱠᱷᱟᱱ ᱱᱤᱭᱟᱹ ᱛᱟᱭᱚᱢ ᱫᱚ ᱟᱫᱚ ᱵᱚᱱ ᱧᱮᱞᱟ ᱱᱟᱜ ᱠᱷᱟᱱ ᱫᱩᱣᱟᱹᱨ ᱵᱟᱯᱞᱟ ᱫᱩᱣᱟᱹᱨ ᱵᱟᱯᱞᱟ ᱢᱟ ᱟᱹᱰᱤ ᱜᱟᱱ ᱱᱟᱜ ᱠᱷᱟᱱ ᱠᱟᱹᱢᱤ ᱢᱮᱱᱟᱜ ᱛᱟᱵᱚᱱᱟ ᱧᱮᱞ ᱧᱮᱯᱮᱞ ᱠᱷᱚᱱᱟᱜ ᱮᱠᱟᱞᱛᱮ ᱢᱟᱱᱮ ᱵᱟᱞᱟᱭᱟ ᱡᱚᱢ ᱧᱩ ᱦᱟᱹᱵᱤᱡ ᱟᱫᱚ ᱡᱩᱫᱤ ᱱᱚᱣᱟ ᱠᱟᱱ ᱥᱟᱥᱟᱜᱩᱱ ᱵᱟᱯᱞᱟ ᱨᱮ ᱡᱷᱚᱛᱚ ᱠᱷᱮᱛᱨᱚ ᱨᱮᱜᱮ ᱱᱟᱜ ᱠᱷᱟᱱ ᱱᱚᱣᱟ ᱧᱮᱞ ᱧᱮᱯᱮᱞ ᱵᱟᱞᱟᱭᱟ ᱡᱚᱢ ᱧᱩ ᱦᱟᱹᱵᱤᱡ ᱫᱚ ᱠᱟᱹᱢᱤ ᱢᱮᱱᱟᱜᱼᱟ ᱮᱱᱛᱮ ᱨᱮᱦᱚᱸ ᱟᱹᱨᱤ ᱞᱮᱠᱟᱛᱮ ᱡᱟᱦᱟᱸ ᱡᱷᱚᱛᱚ ᱞᱮᱠᱟᱱ ᱟᱹᱨᱤ ᱢᱟᱱᱟᱣ ᱵᱟᱛᱟᱣ ᱠᱟᱛᱮ ᱡᱟᱦᱟᱸᱭ ᱠᱟᱹᱢᱤ ᱠᱟᱱᱟ ᱚᱱᱟ ᱫᱚ ᱦᱩᱭᱩᱜ ᱠᱟᱱᱟ ᱫᱩᱣᱟᱹᱨ ᱵᱟᱯᱞᱟ ᱚᱱᱟ ᱫᱩᱣᱟᱹᱨ ᱵᱟᱯᱞᱟ ᱟᱫᱚ ᱮᱛᱚᱦᱚᱵ ᱢᱟᱲᱟᱝ ᱨᱮ ᱟᱫᱚ ᱛᱮᱦᱮᱧ ᱫᱚ ᱱᱤᱱᱟᱹᱜ ᱦᱟᱹᱵᱤᱡ ᱵᱚᱱ ᱜᱟᱞᱢᱟᱨᱟᱣᱟ ᱛᱟᱭᱚᱢ ᱫᱟᱨᱟᱢ ᱟᱨᱦᱚᱸ ᱵᱚᱱ ᱜᱟᱞᱢᱟᱨᱟᱣᱟ ᱠᱷᱟᱱ ᱟᱫᱚ ᱚᱱᱟ ᱫᱩᱣᱟᱹᱨ ᱵᱟᱯᱞᱟ ᱵᱚᱱ ᱮᱦᱚᱵ ᱞᱮᱠᱷᱟᱱ ᱫᱚ ᱟᱫᱚ ᱱᱟᱜ ᱠᱷᱟᱱ ᱟᱹᱰᱤ ᱜᱟᱱ ᱱᱚᱝᱠᱟ ᱠᱟᱹᱢᱤ ᱛᱚᱸᱜᱮ ᱛᱟᱦᱮᱱᱟ ᱥᱮᱵᱚᱱ ᱧᱮᱞᱟ ᱟᱫᱚ ᱚᱱᱟ ᱫᱚ ᱠᱟᱹᱴᱤᱡ ᱢᱟᱨᱟᱝ ᱧᱚᱜ ᱜᱮᱭᱟ ᱚᱱᱟᱛᱮ ᱛᱮᱦᱮᱧ ᱫᱚ ᱱᱚᱰᱮ ᱜᱮ ᱢᱟ ᱮᱱᱠᱷᱟᱱ ᱡᱚᱦᱟᱨ